ᱡᱚᱦᱟᱨ ᱜᱮ ᱥᱟᱱᱟᱢ ᱠᱚᱜᱮ ᱥᱟᱹᱜᱩᱱ ᱫᱟᱨᱟᱢ ᱱᱚᱣᱟ ᱚᱱᱚᱞ ᱴᱤᱭᱩᱴᱳᱨᱤᱭᱟᱞ ᱪᱮᱱᱮᱞ ᱯᱟᱦᱴᱟ ᱠᱷᱚᱱ ᱫᱮᱞᱟᱵᱚᱱ ᱛᱮᱦᱮᱧ ᱫᱚ ᱮᱮᱱᱮᱢ ᱟᱨ ᱡᱤᱮᱱᱮᱢ ᱱᱟᱨᱥᱤᱝ ᱴᱨᱮᱱᱤᱝ ᱫᱩ ᱦᱟᱡᱟᱨ ᱵᱟᱭᱤᱥ ᱤᱫᱤ ᱠᱟᱛᱮ ᱵᱚᱱ ᱵᱟᱲᱟᱭ ᱞᱮᱜᱮ ᱦᱳᱭ ᱟᱫᱚ ᱱᱚᱣᱟ ᱮᱮᱱᱮᱢ ᱟᱨ ᱡᱤᱮᱱᱮᱢ ᱱᱟᱨᱥᱤᱝ ᱴᱨᱮᱱᱤᱝ ᱨᱮ ᱫᱟᱣ ᱦᱟᱛᱟᱣ ᱞᱟᱹᱜᱤᱫ ᱛᱮᱫᱚ ᱯᱷᱚᱨᱢ ᱯᱮᱨᱮᱡ ᱮᱛᱚᱦᱚᱵ ᱟᱠᱟᱱᱟ ᱯᱷᱚᱨᱢ ᱯᱮᱨᱮᱡ ᱨᱮᱱᱟᱜ ᱢᱩᱪᱟᱹᱫ ᱢᱟᱦᱟ ᱫᱚ ᱦᱩᱭᱩᱜ ᱠᱟᱱᱟ ᱟᱴᱷᱟᱥᱮ ᱡᱟᱱᱩᱣᱟᱨᱤ ᱫᱩ ᱦᱟᱡᱟᱨ ᱵᱟᱭᱤᱥ ᱟᱹᱭᱩᱵ ᱪᱷᱚᱴᱟ ᱫᱷᱟᱹᱵᱤᱡ ᱱᱚᱣᱟ ᱮ ᱮᱱ ᱮᱢ ᱟᱨ ᱡᱤ ᱮᱱ ᱮᱢ ᱱᱟᱨᱥᱤᱝ ᱴᱨᱮᱱᱤᱝ ᱨᱮ ᱫᱟᱣ ᱧᱟᱢ ᱞᱟᱹᱜᱤᱫ ᱛᱮᱫᱚ ᱪᱟᱞᱟᱣᱮᱱ ᱥᱮᱨᱢᱟ ᱠᱷᱚᱱ ᱢᱟᱱᱮ ᱫᱩ ᱦᱟᱡᱟᱨ ᱮᱠᱩᱥ ᱠᱷᱚᱱ ᱳᱭᱮᱥᱴ ᱵᱮᱝᱜᱚᱞ ᱡᱚᱭᱮᱱᱴ ᱮᱱᱴᱨᱟᱱᱥ ᱮᱠᱡᱟᱢᱤᱱᱮᱥᱚᱱ ᱵᱳᱨᱰ ᱵᱤᱱᱤᱰ ᱦᱚᱛᱮᱡ ᱛᱮ ᱦᱩᱭᱩᱜ ᱠᱟᱱᱟ ᱚᱱᱟ ᱞᱟᱦᱟ ᱫᱚ ᱮᱭᱤᱪ ᱮᱥ ᱨᱮᱱᱟᱜ ᱱᱟᱢᱵᱟᱨ ᱵᱷᱤᱛᱛᱤ ᱛᱮ ᱢᱮᱨᱤᱴ ᱵᱮᱥᱤᱥ ᱛᱮᱠᱚ ᱦᱟᱛᱟᱣᱮᱫ ᱠᱚ ᱛᱟᱦᱮᱸᱫ ᱮᱭᱤᱪ ᱮᱥ ᱯᱟᱥ ᱥᱟᱱᱟᱢ ᱠᱚᱲᱟᱼᱠᱩᱲᱤ ᱜᱤᱫᱽᱨᱟᱹ ᱠᱚᱜᱮ ᱱᱚᱣᱟ ᱵᱤᱱᱤᱰ ᱨᱮ ᱫᱩᱲᱩᱵ ᱞᱟᱹᱜᱤᱫ ᱯᱷᱨᱚᱢ ᱯᱮᱨᱮᱡ ᱠᱟᱛᱮᱫ ᱫᱟᱣ ᱠᱚ ᱧᱟᱢ ᱫᱟᱲᱮᱭᱟᱜᱼᱟ ᱫᱮᱞᱟ ᱵᱚᱱ ᱟᱫᱚ ᱱᱚᱣᱟ ᱱᱳᱴᱤᱯᱷᱤᱠᱮᱥᱚᱱ ᱨᱮ ᱪᱮᱫ ᱞᱮᱠᱟ ᱮᱞᱤᱡᱤᱵᱤᱞᱤᱴᱤ ᱠᱨᱟᱭᱴᱮᱨᱤᱭᱟ ᱠᱚᱠᱚ ᱮᱢ ᱟᱠᱟᱫᱼᱟ ᱚᱱᱟ ᱵᱚᱱ ᱧᱮᱞ ᱞᱮᱜᱮ ᱱᱚᱜᱼᱚᱭ ᱥᱠᱨᱤᱱ ᱨᱮᱯᱮ ᱧᱮᱞ ᱧᱟᱢᱮᱫ ᱛᱟᱵᱚᱱᱟ ᱱᱚᱜᱼᱚᱭ ᱟᱨᱟᱜ ᱫᱟᱜᱽ ᱛᱮ ᱜᱷᱮᱨᱟᱣ ᱮᱥᱮᱫ ᱟᱠᱟᱱ ᱚᱱᱟ ᱛᱟᱞᱟᱨᱮ ᱱᱚᱜᱼᱚᱭ ᱮ ᱨᱮ ᱡᱮᱢᱚᱱ ᱠᱚ ᱚᱞ ᱟᱠᱟᱫᱼᱟ ᱵᱷᱟᱨᱚᱛ ᱨᱤᱱᱤᱡ ᱱᱟᱜᱚᱨᱤᱭᱟᱹ ᱦᱩᱭ ᱞᱟᱹᱠᱛᱤ ᱫᱚᱥᱟᱨ ᱫᱚ ᱴᱮᱱ ᱯᱞᱟᱥ ᱴᱩ ᱯᱟᱥ ᱦᱩᱭᱩᱜ ᱛᱟᱭᱟ ᱛᱮᱥᱟᱨ ᱫᱚ ᱥᱚᱛᱨᱚ ᱵᱚᱪᱷᱚᱨ ᱩᱢᱮᱨ ᱦᱩᱭ ᱞᱟᱹᱠᱛᱤ ᱠᱚᱢ ᱠᱚᱢ ᱥᱮ ᱠᱚᱢ ᱢᱟᱱᱮ ᱢᱤᱱᱤᱢᱟᱢ ᱮᱠᱛᱨᱤᱥ ᱵᱟᱨᱚ ᱫᱩ ᱦᱟᱡᱟᱨ ᱵᱟᱭᱤᱥ ᱦᱤᱥᱟᱹᱵᱽ ᱛᱮ ᱚᱱᱟ ᱞᱮᱠᱟᱛᱮ ᱩᱱᱤᱭᱟᱜ

ᱟᱫᱚ ᱚᱱᱟ ᱞᱟᱹᱜᱤᱫ ᱛᱮᱫᱚ ᱢᱮᱠᱥᱤᱢᱟᱢ ᱮᱡᱽ ᱫᱚ ᱦᱩᱭᱩᱜ ᱠᱟᱱᱟ ᱛᱷᱟᱨᱴᱤ ᱯᱷᱟᱭᱤᱵᱽ ᱤᱭᱟᱨᱥ ᱮᱠᱛᱨᱤᱥ ᱵᱟᱨᱚ ᱵᱟᱭᱤᱥ ᱦᱤᱥᱟᱹᱵ ᱛᱮ ᱢᱮᱠᱥᱤᱢᱟᱢ ᱮᱡᱽ ᱦᱩᱭ ᱞᱟᱹᱠᱛᱤ ᱛᱷᱟᱨᱴᱤ ᱯᱷᱟᱭᱤᱵᱽ ᱤᱭᱟᱨᱥ ᱢᱟᱱᱮ ᱯᱚᱸᱭᱛᱨᱤᱥ ᱵᱚᱪᱷᱚᱨ ᱦᱮᱸ ᱚᱱᱠᱟ ᱦᱤᱥᱟᱹᱵ ᱛᱮ ᱦᱤᱥᱟᱹᱵ ᱢᱟᱵᱚᱱ ᱚᱠᱚᱭᱟᱜ ᱦᱩᱭᱩᱜ ᱛᱟᱵᱚᱱᱟ ᱚᱱᱠᱟ ᱵᱚᱱ ᱱᱚᱰᱮ ᱵᱚᱱ ᱮᱯᱞᱟᱭ ᱨᱮᱭᱟᱜ ᱫᱟᱣ ᱵᱚᱱ ᱧᱟᱢᱟ ᱩᱱᱠᱩ ᱵᱚᱱ ᱮᱯᱞᱟᱭ ᱛᱟᱵᱚᱱ ᱢᱟ ᱦᱮᱸ ᱴᱷᱤᱠ ᱜᱮᱭᱟ ᱤᱱᱟᱹ ᱛᱟᱭᱚᱢ

ᱴᱷᱤᱠ ᱜᱮᱭᱟ ᱛᱟᱦᱚᱞᱮ ᱱᱤᱛᱚᱜ ᱫᱚᱵᱚᱱ ᱧᱮᱞ ᱞᱮᱜᱮ ᱱᱚᱣᱟ ᱨᱮᱭᱟᱜ ᱮᱠᱡᱟᱢ ᱛᱤᱥ ᱠᱚ ᱦᱩᱭ ᱫᱟᱲᱮᱭᱟᱜᱼᱟ ᱱᱚᱜᱼᱚᱭ ᱥᱠᱨᱤᱱ ᱯᱮ ᱧᱮᱞᱮᱫ ᱛᱟᱵᱚᱱᱟ ᱱᱚᱣᱟ ᱮᱠᱡᱟᱢ ᱫᱚᱠᱚ ᱴᱷᱟᱹᱣᱠᱟᱹ ᱟᱠᱟᱫᱼᱟ ᱮᱜᱟᱨᱚ ᱪᱷᱚᱭ ᱫᱩ ᱦᱟᱡᱟᱨ ᱵᱟᱭᱤᱥ ᱥᱟᱴᱟᱨᱰᱮ ᱟᱨ ᱢᱤᱫᱴᱟᱝ ᱵᱟᱨᱚ ᱪᱷᱚᱭ ᱫᱩ ᱦᱟᱡᱟᱨ ᱵᱟᱭᱤᱥ ᱥᱟᱱᱰᱮ ᱱᱚᱜᱼᱚ ᱱᱟ ᱠᱤᱱ ᱵᱟᱨᱭᱟ ᱰᱮᱴ ᱨᱮ ᱮᱠᱡᱟᱢ ᱟᱯᱟᱛᱚᱛᱚ ᱴᱷᱟᱹᱣᱠᱟᱹ ᱢᱮᱱᱟᱜᱼᱟ ᱛᱚᱵᱮ ᱪᱮᱧᱡᱽ ᱫᱟᱲᱮᱭᱟᱜᱼᱟ ᱱᱚᱣᱟ ᱡᱮ ᱱᱚᱣᱟ ᱰᱮᱴ ᱨᱮᱜᱮ ᱦᱩᱭᱩᱜᱼᱟ ᱢᱮᱱᱛᱮ ᱚᱱᱠᱟᱱ ᱠᱟᱛᱷᱟ ᱵᱟᱝᱟ ᱞᱟᱹᱠᱛᱤ ᱦᱩᱭ ᱞᱮᱱᱠᱷᱟᱱ ᱪᱮᱧᱡᱽ ᱦᱚᱸ ᱫᱟᱲᱮᱭᱟᱜᱼᱟ ᱫᱮᱞᱟ ᱵᱚᱱ ᱧᱮᱞ ᱞᱮᱜᱮ ᱱᱤᱛᱚᱜ ᱫᱚ ᱮᱠᱡᱟᱢᱤᱱᱮᱥᱚᱱ ᱥᱮᱱᱴᱟᱨ ᱠᱚ ᱱᱚᱣᱟ ᱥᱠᱨᱤᱱ ᱨᱮᱯᱮ ᱧᱮᱞ ᱧᱟᱢᱮᱫ ᱛᱟᱵᱚᱱᱟ ᱯᱚᱪᱷᱤᱢ ᱵᱟᱝᱞᱟ ᱯᱚᱱᱚᱛ ᱨᱮᱱᱟᱜ ᱡᱷᱚᱛᱚ ᱡᱮᱞᱟ ᱠᱚᱨᱮ ᱜᱮ ᱦᱮᱸ ᱚᱠᱟ ᱡᱮᱞᱟ ᱠᱚᱨᱮ ᱫᱚ ᱢᱤᱫᱴᱟᱝ ᱚᱠᱟ ᱡᱮᱞᱟ ᱠᱚᱨᱮ ᱫᱚ ᱟᱨᱦᱚᱸ ᱯᱮᱭᱟ ᱯᱩᱱᱭᱟ ᱚᱱᱠᱟ ᱮᱠᱡᱟᱢᱤᱱᱮᱥᱚᱱ ᱥᱮᱱᱴᱟᱨ ᱢᱮᱱᱟᱜᱼᱟ ᱟᱫᱚ ᱚᱠᱚᱭᱟᱜ ᱚᱠᱟ ᱨᱮ ᱥᱩᱨᱩᱜ ᱛᱟᱵᱚᱱᱟ ᱚᱱᱠᱟ ᱵᱚᱱ ᱮᱢ ᱫᱟᱲᱮᱭᱟᱜᱼᱟ ᱪᱚᱭᱮᱥ ᱫᱟᱲᱮᱭᱟᱜᱼᱟ ᱵᱚᱱ ᱮᱠᱡᱟᱢᱤᱱᱮᱥᱚᱱ ᱥᱮᱱᱴᱟᱨ ᱱᱚᱜᱼᱚᱭ ᱡᱮᱢᱚᱱ ᱟᱞᱤᱯᱩᱨᱫᱩᱣᱟᱨ ᱨᱮ ᱢᱤᱫᱴᱟᱝ ᱢᱮᱱᱟᱜᱼᱟ ᱵᱟᱸᱠᱩᱲᱟ ᱡᱮᱞᱟ ᱨᱮ ᱵᱟᱨᱭᱟ ᱵᱤᱨᱵᱷᱩᱢ ᱨᱮ ᱵᱟᱨᱭᱟ ᱠᱳᱪᱵᱤᱦᱟᱨ ᱨᱮ ᱢᱤᱫᱴᱟᱝ ᱫᱚᱠᱷᱤᱱ ᱫᱤᱱᱟᱡᱽᱯᱩᱨ ᱨᱮ ᱢᱤᱫᱴᱟᱹᱝ, ᱫᱟᱨᱡᱤᱞᱤᱝ ᱨᱮ ᱵᱟᱨᱭᱟ, ᱦᱩᱜᱽᱞᱤ ᱨᱮ ᱯᱮᱭᱟ ᱥᱮᱱᱴᱟᱨ ᱢᱮᱱᱟᱜᱼᱟ, ᱦᱟᱣᱲᱟ ᱨᱮ ᱵᱟᱨᱭᱟ, ᱯᱮᱭᱟ ᱢᱮᱱᱟᱜᱼᱟ ᱥᱮ ᱯᱩᱱᱭᱟ, ᱮᱠ ᱫᱩᱭ ᱛᱚ ᱦᱟᱣᱲᱟ ᱨᱮ ᱯᱩᱱᱭᱟ, ᱡᱚᱞᱯᱟᱭᱜᱩᱲᱤ ᱨᱮ ᱵᱟᱨᱭᱟ, ᱠᱟᱞᱤᱢᱯᱚᱝ ᱨᱮ ᱢᱤᱫᱴᱟᱹᱝ, ᱠᱚᱞᱠᱟᱛᱟ ᱨᱮ ᱢᱤᱫᱴᱟᱹᱝ, ᱵᱟᱨᱭᱟ, ᱯᱮᱭᱟ, ᱯᱩᱱᱭᱟ, ᱢᱚᱬᱮ ᱜᱚᱴᱟᱝ ᱥᱮᱱᱴᱟᱨ ᱢᱮᱱᱟᱜᱼᱟ, ᱢᱟᱞᱫᱟ ᱨᱮ ᱢᱤᱫᱴᱟᱹᱝ, ᱢᱩᱨᱥᱤᱫᱟᱵᱟᱫᱽ ᱨᱮ ᱯᱮᱭᱟ, ᱱᱚᱫᱤᱭᱟ ᱨᱮ ᱢᱤᱫᱴᱟᱹᱝ, ᱱᱚᱫᱤᱭᱟ ᱨᱮ ᱢᱤᱫᱴᱟᱹᱝ ᱫᱚ ᱵᱟᱝᱼᱟ ᱯᱮᱭᱟ, ᱦᱮᱸ ᱩᱛᱛᱚᱨ ᱪᱚᱵᱽᱵᱤᱥ ᱯᱚᱨᱜᱚᱱᱟ ᱨᱮ ᱢᱮᱱᱟᱜᱼᱟ ᱯᱚᱱᱭᱟ ᱤᱱᱟᱹ ᱛᱟᱭᱚᱢ ᱯᱚᱥᱪᱤᱢ ᱵᱚᱨᱫᱷᱚᱢᱟᱱ ᱨᱮ ᱢᱮᱱᱟᱜᱼᱟ ᱵᱟᱨᱭᱟ ᱟᱥᱟᱱᱥᱳᱞ ᱫᱩᱨᱜᱟᱯᱩᱨ ᱨᱮ ᱯᱚᱥᱪᱤᱢ ᱢᱮᱫᱽᱱᱤᱯᱩᱨ ᱨᱮ ᱢᱮᱱᱟᱜᱼᱟ ᱯᱮᱭᱟ ᱦᱮᱸ ᱡᱮᱢᱚᱱ ᱜᱚᱲᱵᱮᱛᱟ ᱨᱮ ᱠᱷᱚᱲᱚᱜᱽᱯᱩᱨ ᱨᱮ ᱢᱮᱫᱽᱱᱤᱯᱩᱨ ᱨᱮ ᱢᱮᱱᱟᱜᱼᱟ ᱯᱩᱨᱵᱚ ᱵᱚᱨᱫᱷᱚᱢᱟᱱ ᱨᱮ ᱢᱮᱱᱟᱜᱼᱟ ᱵᱚᱨᱫᱷᱚᱢᱟᱱ ᱨᱮ ᱢᱤᱫᱴᱟᱹᱝ ᱯᱩᱨᱵᱚ ᱢᱮᱫᱽᱱᱤᱯᱩᱨ ᱨᱮ ᱢᱮᱱᱟᱜᱼᱟ ᱯᱮᱭᱟ ᱠᱚᱱᱴᱟᱭ ᱨᱮ ᱦᱚᱞᱫᱤᱭᱟ ᱨᱮ ᱛᱟᱢᱞᱩᱠ ᱨᱮ ᱯᱩᱨᱩᱞᱤᱭᱟ ᱨᱮ ᱢᱮᱱᱟᱜᱼᱟ ᱢᱤᱫᱴᱟᱹᱝ ᱥᱟᱣᱩᱛᱷ ᱪᱚᱵᱽᱵᱤᱥ ᱯᱚᱨᱜᱚᱱᱟ ᱨᱮ ᱢᱮᱱᱟᱜᱼᱟ ᱜᱳᱲᱤᱭᱟ ᱥᱳᱱᱟᱨᱯᱩᱨ ᱵᱟᱨᱩᱭᱯᱩᱨ ᱡᱟᱦᱟᱸ ᱨᱮᱜᱮᱢ ᱦᱩᱭ ᱫᱟᱲᱮᱭᱟᱜᱼᱟᱢ ᱥᱟᱣᱩᱛᱷ ᱪᱚᱵᱽᱵᱤᱥ ᱯᱚᱨᱜᱚᱱᱟ ᱨᱮ ᱢᱤᱫᱴᱟᱝ ᱢᱮᱱᱟᱜᱼᱟ ᱡᱚᱭᱱᱚᱜᱚᱨ ᱨᱮ ᱩᱛᱛᱚᱨ ᱫᱤᱱᱟᱡᱽᱯᱩᱨ ᱨᱮ ᱢᱮᱱᱟᱜᱼᱟ ᱨᱟᱭᱜᱚᱸᱡᱽ ᱨᱮ ᱱᱚᱜᱼᱚ ᱱᱚᱝᱠᱟ ᱟᱫᱚ ᱟᱯᱟᱱ ᱟᱹᱯᱤᱱ ᱚᱠᱚᱭᱟᱜ ᱚᱠᱟᱨᱮ ᱥᱩᱨᱩᱜ ᱛᱟᱵᱚᱱᱟ ᱚᱱᱠᱟ ᱵᱚᱱ ᱪᱚᱭᱮᱥ ᱢᱟ ᱢᱟ ᱮᱱᱠᱷᱟᱱ ᱱᱚᱣᱟ ᱠᱳᱨᱥ ᱠᱚᱨᱟᱣ ᱞᱟᱹᱜᱤᱫ ᱫᱟᱣ ᱵᱚᱱ ᱦᱟᱛᱟᱣ ᱢᱟ ᱟᱨ ᱱᱚᱣᱟ ᱠᱳᱨᱥ ᱯᱩᱨᱟᱹᱣ ᱞᱮᱠᱷᱟᱱ ᱡᱟᱦᱟᱸ ᱵᱮᱥᱚᱨᱠᱟᱨᱤ ᱱᱟᱨᱥᱤᱝ ᱦᱳᱢ ᱵᱟᱝᱠᱷᱟᱱ ᱦᱟᱥᱯᱟᱛᱟᱞ ᱠᱚᱨᱮ ᱜᱮ ᱠᱟᱹᱢᱤ ᱠᱚᱨᱮᱱᱟᱜ ᱫᱟᱣ ᱠᱚᱫᱚ ᱧᱟᱢᱚᱜᱼᱟ ᱟᱨ ᱥᱚᱨᱠᱟᱨᱤ ᱱᱳᱴᱤᱯᱷᱤᱠᱮᱥᱚᱱ ᱠᱚ ᱩᱰᱩᱠ ᱞᱮᱱᱠᱷᱟᱱ ᱥᱚᱨᱠᱟᱨᱤ ᱦᱟᱥᱯᱟᱛᱟᱞ ᱠᱚᱨᱮ ᱦᱚᱸ ᱱᱚᱣᱟ ᱠᱟᱹᱢᱤ ᱨᱮᱱᱟᱜ ᱫᱟᱣ ᱧᱟᱢᱚᱜᱼᱟ ᱢᱟ ᱮᱱᱠᱷᱟᱱ ᱱᱚᱣᱟ ᱵᱷᱤᱰᱭᱳ ᱧᱮᱞ ᱠᱷᱟᱹᱛᱤᱨ ᱟᱭᱢᱟ ᱟᱭᱢᱟ ᱥᱟᱨᱦᱟᱣ ᱟᱨ ᱞᱟᱹᱠᱛᱤ ᱵᱚᱱ ᱢᱚᱱᱮ ᱠᱷᱟᱱ ᱡᱟᱦᱟᱸᱭᱟᱜ ᱱᱚᱣᱟ ᱨᱮ ᱠᱟᱹᱢᱤ ᱨᱮ ᱞᱟᱜᱟᱣ ᱫᱟᱲᱮᱭᱟᱜ ᱟᱢ ᱦᱮᱸ ᱚᱱᱠᱟᱱ ᱜᱟᱛᱮ ᱠᱚ ᱴᱷᱮᱱ ᱵᱚᱱ ᱥᱮᱭᱟᱨ ᱢᱟ ᱡᱟᱦᱟᱸ ᱛᱤᱱᱟᱹᱜ ᱵᱚᱱ ᱫᱟᱲᱮᱭᱟᱜᱼᱟ ᱟᱨ ᱡᱟᱣ ᱞᱮᱠᱟᱜᱮ ᱱᱮᱦᱚᱨ ᱱᱚᱣᱟ ᱪᱮᱱᱮᱞ ᱨᱮ ᱡᱟᱦᱟᱸᱭ ᱱᱟᱣᱟ ᱵᱚᱱ ᱦᱮᱡ ᱟᱠᱟᱱ ᱠᱷᱟᱱ ᱱᱚᱣᱟ ᱵᱚᱱ ᱥᱟᱵᱥᱠᱨᱟᱭᱤᱵᱽ ᱠᱟᱜ ᱢᱟ ᱟᱨᱦᱚᱸ ᱱᱚᱝᱠᱟᱱᱟᱜ ᱞᱟᱹᱠᱛᱤᱭᱟᱱᱟᱜ ᱵᱷᱤᱰᱭᱳ ᱠᱚ ᱯᱳᱥᱴ ᱦᱩᱭᱩᱜ ᱠᱟᱱ ᱟᱯᱮ ᱟᱹᱰᱤ ᱩᱥᱟᱹᱨᱟ ᱯᱮ ᱧᱮᱞ ᱫᱟᱲᱮᱭᱟᱜ ᱛᱟᱵᱚᱱᱟ ᱢᱟ ᱮᱱᱠᱷᱟᱱ ᱡᱚᱦᱟᱨ ᱱᱟᱯᱟᱭ ᱛᱟᱦᱮᱱ ᱛᱟᱵᱚᱱ ᱯᱮ